ᱯᱩᱭᱞᱳ ᱨᱮ ᱥᱟᱱᱟᱢ ᱠᱚᱜᱮ ᱡᱚᱦᱟᱨ ᱜᱮ ᱛᱟᱵᱚᱱ ᱟᱨ ᱱᱚᱜᱼᱚᱭ ᱤᱧ ᱧᱮᱞ ᱫᱟᱲᱮᱧ ᱠᱟᱱ ᱛᱟᱵᱚᱱᱟ ᱯᱮ ᱯᱩᱨᱟᱹ ᱮᱠᱫᱚᱢ ᱴᱷᱤᱠ ᱴᱷᱟᱠ ᱜᱮ ᱢᱤᱱᱟᱹᱧ ᱛᱟᱵᱚᱱᱟ ᱛᱚ ᱜᱟᱛᱮ ᱠᱚ ᱱᱤᱛᱚᱜ ᱫᱚ ᱱᱟᱦᱟᱜ ᱱᱚᱜᱼᱚᱭ ᱥᱤ ᱮᱥ ᱥᱤ ᱥᱮᱱᱴᱟᱨ ᱱᱟᱦᱟᱜ ᱤᱧ ᱠᱷᱩᱞᱟᱹᱣ ᱟᱠᱟᱫ ᱛᱟᱵᱚᱱᱟ ᱢᱮᱱᱫᱚ ᱚᱱᱞᱟᱭᱤᱱ ᱥᱮᱱᱴᱟᱨ ᱥᱤ ᱮᱥ ᱥᱤ ᱢᱟᱱᱮ ᱫᱚ ᱦᱟᱸᱜ ᱠᱚᱢᱚᱱ ᱥᱟᱨᱵᱷᱤᱥ ᱥᱮᱱᱴᱟᱨ ᱡᱟᱦᱟᱸ ᱫᱚ ᱦᱟᱸᱜ ᱯᱨᱚᱜᱽᱜᱟ ᱠᱮᱱᱫᱨᱚ ᱦᱚᱸᱠᱚ ᱢᱮᱛᱟᱜ ᱜᱮᱭᱟ ᱚᱱᱞᱟᱭᱤᱱ ᱠᱚᱨᱮᱱᱟᱜ ᱠᱟᱹᱢᱤ ᱠᱚᱧ ᱠᱟᱹᱢᱤᱭᱮᱫ ᱛᱟᱵᱚᱱᱟ ᱟᱨ ᱱᱤᱛᱚᱝ ᱦᱚᱸ ᱱᱚᱜᱼᱚᱭ ᱡᱷᱟᱲᱠᱷᱚᱸᱰ ᱨᱮᱢᱟ ᱯᱮ ᱧᱮᱞ ᱠᱮᱫ ᱛᱟᱵᱚᱱᱟ ᱫᱤᱱ ᱜᱮ ᱟᱱᱫᱳᱞᱚᱱ ᱫᱤᱱ ᱜᱮ ᱟᱱᱫᱳᱞᱚᱱ ᱡᱷᱟᱲᱠᱷᱚᱸᱰ ᱥᱚᱨᱠᱟᱨ ᱢᱟ ᱟᱱᱫᱳᱞᱚᱱ ᱛᱮᱜᱮ ᱮᱠᱫᱚᱢ ᱫᱤᱱ ᱠᱚᱢᱟᱭ ᱵᱤᱛᱟᱹᱣ ᱪᱟᱵᱟ ᱠᱮᱫᱼᱟ ᱵᱚᱭᱮᱥ ᱠᱚᱢᱟ ᱯᱟᱨᱚᱢ ᱪᱟᱵᱟᱜ ᱠᱟᱱ ᱛᱟᱵᱚᱱᱟ ᱮᱱᱠᱷᱟᱱᱤᱧ ᱩᱭᱦᱟᱹᱨ ᱵᱟᱲᱟ ᱠᱮᱫᱼᱟ ᱪᱮᱫ ᱪᱤᱠᱟᱹ ᱦᱩᱭᱩᱜᱼᱟ ᱟᱨ ᱡᱟᱦᱟᱱᱟᱜ ᱠᱷᱟᱥ ᱠᱟᱹᱢᱤ ᱠᱚᱢᱟ ᱤᱧᱢᱟ ᱵᱟᱹᱧ ᱵᱟᱲᱟᱭ ᱛᱟᱵᱚᱱᱟ ᱚᱱᱠᱟᱱᱟᱜ ᱮᱱᱠᱷᱟᱱᱤᱧ ᱩᱭᱦᱟᱹᱨ ᱵᱟᱲᱟ ᱠᱮᱫᱼᱟ ᱵᱟᱭ ᱜᱟᱱᱚᱜᱼᱟ ᱡᱷᱟᱲᱠᱷᱚᱸᱰ ᱥᱚᱨᱠᱟᱨ ᱛᱟᱺᱜᱤ ᱛᱮᱫᱚ ᱮᱠᱫᱚᱢᱤᱧ ᱦᱟᱲᱟᱢ ᱪᱟᱵᱟ ᱜᱚᱫ ᱟᱠᱟᱱᱟ ᱱᱚᱜᱼᱚᱭ ᱮᱠᱫᱚᱢᱤᱧ ᱪᱮᱫ ᱞᱮᱠᱟᱧ ᱧᱮᱞᱚᱜ ᱠᱟᱱ ᱛᱟᱵᱚᱱᱟ ᱱᱚᱜᱼᱚᱭ ᱵᱚᱭᱮᱥ ᱜᱤᱧ ᱧᱮᱞ ᱜᱚᱫ ᱟᱠᱟᱱᱟ

ᱠᱚᱢᱮᱱᱴ ᱛᱟᱵᱚᱱ ᱯᱮ ᱮᱱᱠᱷᱟᱱ ᱚᱱᱟ ᱵᱤᱥᱚᱭ ᱛᱮ ᱟᱨᱚ ᱵᱷᱤᱰᱤᱭᱳ ᱠᱚᱧ ᱟᱹᱜᱩᱭ ᱛᱟᱵᱚᱱᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱱᱟ ᱱᱚᱛᱮ ᱨᱮ ᱱᱚᱜᱼᱚᱭ ᱯᱨᱤᱱᱴᱟᱨ ᱢᱮᱱᱟᱜᱼᱟ ᱟᱨ ᱰᱮᱥᱠᱴᱚᱯ ᱢᱮᱱᱟᱜ ᱛᱟᱵᱚᱱᱟ ᱟᱨ ᱱᱚᱛᱮ ᱫᱚ ᱱᱟᱦᱟᱜ ᱨᱮᱠ ᱠᱚ ᱢᱮᱱᱟᱜᱼᱟ ᱦᱩᱰᱤᱧ ᱫᱷᱟᱨᱟ ᱵᱮᱱᱟᱣ ᱦᱩᱭ ᱠᱟᱱᱟ ᱦᱮᱸ ᱥᱮ ᱪᱷᱳᱴᱟ ᱢᱳᱴᱟ ᱯᱮᱯᱟᱨ ᱠᱚ ᱫᱚᱦᱚ ᱵᱟᱲᱟ ᱞᱟᱹᱜᱤᱫ ᱟᱹᱰᱤ ᱠᱤᱪᱷᱩ ᱚᱱᱠᱟ ᱥᱟᱢᱟᱱ ᱠᱚ ᱛᱟᱦᱮᱱᱟ ᱫᱚᱦᱚ ᱵᱟᱲᱟ ᱞᱟᱹᱜᱤᱫ ᱛᱚᱵᱮ ᱜᱟᱛᱮ ᱠᱚ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱪᱤᱠᱟᱹᱭᱟᱢ ᱨᱮᱸᱜᱮᱡ ᱜᱤᱫᱽᱨᱟᱹ ᱥᱟᱯᱳᱨᱴᱤᱧ ᱛᱟᱵᱚᱱ ᱯᱮ ᱢᱟ ᱛᱚᱵᱮ ᱡᱚᱦᱟᱨ ᱜᱮ